ᱯᱩᱭᱞᱳ ᱨᱮ ᱥᱟᱱᱟᱢ ᱠᱚᱜᱮ ᱤᱧ ᱯᱟᱥᱴᱟ ᱥᱮᱫ ᱠᱷᱚᱱ ᱡᱚᱦᱟᱨ ᱟᱨ ᱱᱚᱜᱼᱚᱭ ᱤᱧ ᱯᱮ ᱧᱮᱞ ᱫᱟᱲᱮᱭᱟᱹᱧ ᱠᱟᱱ ᱛᱟᱵᱚᱱᱟ ᱱᱤᱛᱤᱧ ᱥᱮᱴᱮᱨ ᱟᱠᱟᱱ ᱱᱚᱣᱟ ᱵᱤᱨ ᱜᱟᱡᱟᱲ ᱥᱮᱱ ᱟᱨ ᱱᱚᱰᱮ ᱱᱚᱜᱼᱚᱭ ᱱᱟᱦᱟᱜ ᱵᱟᱭᱤᱠ ᱤᱧ ᱛᱤᱸᱜᱩ ᱠᱮᱜᱼᱟ ᱟᱨ ᱵᱟᱭᱤᱠ ᱠᱚ ᱛᱤᱸᱜᱩ ᱵᱟᱲᱟ ᱠᱟᱛᱮ ᱱᱟᱦᱟᱜ ᱪᱮᱫ ᱞᱟᱹᱜᱤᱫ ᱤᱧ ᱦᱮᱡ ᱟᱠᱟᱱ ᱛᱟᱵᱚᱱᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱱᱟᱦᱟᱜ ᱚᱱᱟ ᱢᱟᱲᱟᱝ ᱥᱮᱫ ᱤᱧ ᱫᱮᱠᱷᱟᱣ ᱟᱯᱮ ᱛᱟᱵᱚᱱᱟ ᱛᱚᱵᱮ ᱛᱚ ᱛᱮᱦᱮᱧ ᱫᱚ ᱱᱟᱦᱟᱜ ᱱᱚᱜᱼᱚᱭ ᱱᱚᱣᱟ ᱵᱤᱨ ᱥᱮᱱᱤᱧ ᱦᱮᱡ ᱟᱠᱟᱱᱟ ᱱᱟᱦᱟᱜ ᱵᱤᱨ ᱫᱚ ᱱᱚᱣᱟ ᱯᱟᱥᱴᱟ ᱢᱮᱱᱟᱜᱼᱟ ᱟᱫᱚ ᱚᱱᱛᱮ ᱜᱮ ᱱᱟᱦᱟᱜ ᱤᱧ ᱪᱟᱞᱟᱜ ᱠᱟᱱ ᱛᱟᱵᱚᱱᱟ ᱢᱮᱱᱫᱚ ᱥᱟᱠᱟᱢ ᱦᱮᱡ ᱤᱧ ᱦᱮᱡ ᱟᱠᱟᱱ ᱛᱟᱵᱚᱱᱟ ᱦᱮᱸ ᱥᱮ ᱛᱚ ᱫᱮᱞᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱢᱟ ᱟᱨ ᱪᱮᱫ ᱞᱮᱠᱟ ᱥᱟᱠᱟᱢ ᱪᱮᱫ ᱞᱮᱠᱟᱱ ᱠᱚᱧ ᱦᱮᱡᱮᱜᱼᱟ ᱚᱱᱟ ᱜᱮ ᱱᱟᱦᱟᱜ ᱵᱚᱱ ᱧᱮᱞᱟ ᱟᱨ ᱱᱚᱜᱼᱚᱭ ᱵᱤᱨ ᱜᱟᱡᱟᱲ ᱛᱤᱧ ᱵᱚᱞᱚ ᱩᱛᱟᱹᱨ ᱟᱠᱟᱱ ᱛᱟᱵᱚᱱᱟ ᱱᱚᱜᱼᱚᱭ ᱛᱚᱨᱟ ᱱᱚᱜᱼᱚ ᱱᱚᱝᱠᱟ ᱥᱟᱠᱟᱢ ᱠᱚ ᱱᱚᱜᱼᱚᱭ ᱱᱟᱦᱟᱜ ᱢᱮᱱᱟᱜᱼᱟ

ᱱᱟᱦᱟᱜ ᱤᱧ ᱦᱮᱡ ᱤᱧ ᱮᱛᱚᱦᱚᱵ ᱩᱛᱟᱹᱨ ᱟᱠᱟᱫ ᱛᱟᱵᱚᱱᱟ ᱱᱚᱜᱼᱚ ᱱᱚᱝᱠᱟᱱᱟᱜ ᱥᱟᱠᱟᱢ ᱠᱷᱚᱱᱟᱜ ᱤᱧ ᱦᱮᱡᱼᱟ ᱚᱱᱟ ᱠᱚᱫᱚ ᱵᱟᱞᱮ ᱧᱚᱜ ᱜᱮᱭᱟ ᱟᱫᱚ ᱚᱱᱠᱟ ᱢᱟ ᱱᱟᱦᱟᱜ ᱵᱮᱥᱟᱜ ᱥᱟᱠᱟᱢ ᱜᱮ ᱫᱚᱨᱠᱟᱨᱚᱜ ᱠᱟᱱ ᱛᱟᱦᱮᱱᱟ ᱦᱟᱲᱟᱢ ᱧᱚᱜᱟᱜ ᱟᱫᱚ ᱩᱱᱟᱹᱜ ᱦᱟᱲᱟᱢᱟᱜ ᱢᱟ ᱱᱟᱦᱟᱜ ᱥᱟᱠᱟᱢ ᱧᱟᱢᱚᱜ ᱠᱟᱱᱟ ᱥᱮ ᱵᱟᱝᱟ ᱱᱚᱜᱼᱚᱭ ᱦᱚᱨ ᱫᱷᱟᱨᱮ ᱠᱚ ᱥᱮᱫ ᱨᱮᱜᱮ ᱱᱟᱦᱟᱜ ᱤᱧ ᱦᱮᱡ ᱮᱜᱼᱟ ᱱᱚᱜᱼᱚᱭ ᱥᱟᱠᱟᱢ ᱠᱚᱫᱚ ᱪᱮᱦᱨᱟ ᱪᱮᱦᱨᱟ ᱱᱟᱜ ᱜᱮ ᱧᱟᱢᱚᱜ ᱠᱟᱱᱟ ᱟᱨ ᱵᱤᱨ ᱫᱚ ᱱᱟᱦᱟᱜ ᱟᱹᱰᱤ ᱢᱟᱨᱟᱝ ᱜᱮᱭᱟ ᱮᱸ ᱱᱚᱝᱠᱟ ᱛᱮ ᱱᱟᱦᱟᱜ ᱱᱚᱜᱼᱚᱭ ᱱᱚᱣᱟ ᱯᱟᱥᱴᱟ ᱦᱚᱸ ᱱᱟᱦᱟᱜ ᱯᱩᱨᱟᱹ ᱥᱟᱨᱡᱚᱢ ᱱᱚᱣᱟ ᱵᱩᱫᱟᱹ ᱠᱚ ᱢᱮᱱᱟᱜᱼᱟ᱾ ᱟᱨ ᱥᱟᱠᱟᱢ ᱠᱚ ᱧᱮᱞᱚᱜ ᱠᱟᱱᱟ ᱱᱟᱦᱟᱜ ᱟᱥᱟᱭᱟᱹᱧ ᱯᱟᱞᱮ ᱵᱮᱥ ᱧᱚᱜᱟᱜ ᱥᱟᱠᱟᱢ ᱠᱚᱜᱮ ᱱᱟᱦᱟᱜ ᱤᱧ ᱧᱟᱢᱟ ᱛᱚ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱪᱮᱫ ᱞᱮᱠᱟᱱ ᱥᱟᱠᱟᱢ ᱠᱷᱚᱱᱟᱜ ᱧᱟᱢᱚᱜ ᱠᱟᱱᱟ ᱚᱱᱟᱜᱤᱧ ᱧᱮᱞ ᱦᱚᱪᱚ ᱯᱮ ᱛᱟᱵᱚᱱᱟ᱾ ᱦᱮᱸ ᱥᱮ ᱛᱚ ᱫᱮᱞᱟᱝ ᱵᱚᱱ ᱵᱷᱤᱛᱤᱨ ᱥᱮᱱ ᱵᱚᱱ ᱵᱚᱞᱚ ᱧᱚᱜᱚᱜᱼᱟ ᱱᱚᱛᱮ ᱨᱮ ᱪᱮᱫ ᱞᱮᱠᱟᱱ ᱥᱟᱠᱟᱢ ᱠᱚ ᱧᱟᱢᱚᱜ ᱠᱟᱱᱟ

ᱟᱨ ᱱᱚᱜᱼᱚᱭ ᱛᱚᱨᱟᱱ ᱥᱟᱠᱟᱢ ᱠᱚᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱜᱼᱚᱭ ᱵᱟᱞᱮ ᱵᱟᱞᱮ ᱧᱚᱜᱟᱜ ᱜᱮ ᱱᱟᱦᱟᱜ ᱢᱮᱱᱟᱜᱼᱟ ᱟᱫᱚ ᱱᱚᱣᱟ ᱠᱚᱜᱮ ᱱᱟᱦᱟᱜ ᱵᱚᱱ ᱦᱮᱡᱟ ᱟᱨ ᱱᱚᱛᱮ ᱫᱚ ᱠᱤᱪᱷᱩ ᱱᱟᱦᱟᱜ ᱵᱮᱥ ᱧᱚᱜᱟᱜ ᱜᱮ ᱱᱟᱦᱟᱜ ᱥᱟᱠᱟᱢ ᱠᱚ ᱢᱮᱱᱟᱜ ᱧᱚᱜᱼᱟ ᱱᱚᱣᱟ ᱵᱷᱤᱛᱤᱨ ᱧᱚᱜ ᱫᱚ ᱟᱨ ᱱᱚᱛᱮ ᱰᱟᱝᱨᱤ ᱜᱩᱯᱤ ᱠᱚᱠᱚ ᱟᱹᱜᱩ ᱠᱚᱣᱟ ᱢᱮᱨᱚᱢ ᱜᱩᱯᱤ ᱠᱚ ᱚᱱᱟᱛᱮ ᱱᱟᱦᱟᱜ ᱱᱚᱣᱟ ᱠᱚᱨᱮ ᱟᱨ ᱱᱚᱜᱼᱚᱭ ᱱᱚᱜᱼᱚ ᱱᱚᱝᱠᱟ ᱱᱟᱦᱟᱜ ᱤᱧ ᱜᱚᱴᱟ ᱯᱟᱥᱴᱟ ᱱᱚᱜᱼᱚᱭ ᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱱᱚᱝᱠᱟ ᱢᱮᱱᱟᱜᱼᱟ ᱱᱟᱦᱟᱜ ᱱᱚᱛᱮ ᱥᱟᱠᱟᱢ ᱠᱚ ᱱᱚᱜᱼᱚᱭ ᱱᱚᱜᱼᱚ ᱱᱚᱝᱠᱟ ᱟᱨ ᱱᱚᱜᱼᱚ ᱱᱚᱛᱮ ᱡᱩᱢ ᱧᱚᱜ ᱠᱟᱛᱮᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱱᱚᱝᱠᱟᱱᱟᱜ ᱱᱚᱝᱠᱟ ᱟᱨ ᱱᱚᱜᱼᱚᱭ ᱛᱚᱨᱟᱱ ᱥᱟᱠᱟᱢ ᱠᱚ ᱦᱮᱡ ᱵᱟᱲᱟ ᱦᱩᱭᱮᱱᱟ ᱥᱟᱠᱟᱢ ᱠᱚ ᱱᱟᱜ ᱤᱧ ᱦᱮᱡ ᱠᱚᱢᱯᱞᱤᱴ ᱠᱮᱫ ᱛᱮ ᱟᱨ ᱱᱤᱛ ᱫᱚ ᱱᱟᱦᱟᱜ ᱱᱚᱜᱼᱚᱭ ᱵᱤᱨ ᱠᱷᱚᱱᱤᱧ ᱚᱰᱚᱠᱚᱜ ᱠᱟᱱ ᱛᱟᱵᱚᱱᱟ ᱟᱨ ᱟᱯᱮ ᱢᱟ ᱱᱟᱦᱟᱜ ᱡᱚᱛᱚ ᱜᱮᱯᱮ ᱵᱟᱲᱟᱭ ᱛᱟᱵᱚᱱᱟ ᱡᱟᱦᱟᱸ ᱛᱤᱱᱟᱹᱜ ᱟᱵᱚ ᱥᱟᱱᱛᱟᱲ ᱠᱚ ᱱᱟᱦᱟᱜ ᱡᱮ ᱵᱟᱲᱟᱭ ᱜᱮᱭᱟ ᱯᱮ ᱡᱮ ᱟᱵᱚᱣᱟᱜ ᱡᱟᱦᱟᱱᱟᱜ ᱚᱱᱠᱟ ᱵᱚᱸᱜᱟ ᱵᱳᱨᱳ ᱠᱟᱹᱢᱤ ᱠᱚ ᱛᱟᱦᱮᱱ ᱠᱷᱟᱱ ᱟᱵᱚ ᱫᱚ ᱱᱟᱦᱟᱜ ᱡᱟᱹᱥᱛᱤ ᱫᱚ ᱮᱴᱟᱜ ᱥᱟᱠᱟᱢ ᱢᱟ ᱱᱟᱦᱟᱜ ᱵᱟᱵᱚᱱ ᱞᱟᱜᱟᱣᱟ ᱟᱨ ᱱᱚᱣᱟ ᱥᱟᱨᱡᱚᱢ ᱥᱟᱠᱟᱢ ᱨᱮᱜᱮ ᱱᱟᱦᱟᱜ ᱵᱚᱱ ᱯᱷᱩᱲᱩᱜ ᱠᱚᱵᱚᱱ ᱛᱮᱭᱟᱨᱟ ᱦᱚᱭᱛᱳ ᱯᱷᱩᱲᱩᱜ ᱯᱟᱛᱲᱟ ᱟᱹᱰᱤ ᱠᱤᱪᱷᱩ ᱱᱟᱦᱟᱜ ᱚᱱᱠᱟ ᱵᱚᱸᱜᱟ ᱵᱳᱨᱳ ᱡᱚᱠᱷᱚᱱ ᱫᱚᱨᱠᱟᱨ ᱟᱵᱚᱱᱟ ᱵᱚᱸᱜᱟ ᱯᱷᱩᱲᱩᱜ ᱠᱚ ᱟᱨ ᱱᱚᱣᱟ ᱥᱟᱨᱡᱚᱢ ᱥᱟᱠᱟᱢ ᱛᱮᱜᱮ ᱱᱟᱦᱟᱜ ᱵᱚᱱ ᱵᱮᱱᱟᱣᱟ ᱟᱫᱚ ᱚᱱᱟ ᱵᱟᱠᱷᱨᱟ ᱜᱮ ᱱᱟᱦᱟᱜ ᱠᱟᱹᱴᱤᱡ ᱱᱚᱜᱼᱚᱭ ᱵᱚᱸᱜᱟ ᱵᱳᱨᱳᱜ ᱞᱟᱹᱜᱤᱫ ᱟᱞᱮ ᱛᱚ ᱚᱱᱟ ᱵᱟᱠᱷᱨᱟ ᱜᱮ ᱱᱟᱦᱟᱜ ᱱᱚᱜᱼᱚᱭ ᱥᱟᱠᱟᱢ ᱠᱚᱧ ᱦᱮᱡ ᱤᱫᱤᱭᱮᱜ ᱛᱟᱵᱚᱱᱟ ᱛᱚ ᱚᱱᱟᱜᱮ ᱱᱚᱜᱼᱚᱭ ᱦᱮᱡ ᱵᱟᱲᱟ ᱠᱟᱛᱮᱫ ᱱᱟᱦᱟᱜ ᱱᱚᱜᱼᱚᱭ ᱵᱤᱨ ᱠᱷᱚᱱᱟᱜ ᱵᱟᱹᱭ ᱵᱟᱹᱭ ᱛᱤᱧ ᱚᱰᱚᱠ ᱡᱟᱣᱨᱟᱜ ᱠᱟᱱᱟ ᱵᱟᱦᱨᱮ ᱥᱮᱫ ᱚᱱᱠᱟ ᱫᱚ ᱱᱟᱦᱟᱜ ᱫᱚᱢᱮ ᱰᱷᱮᱨ ᱫᱚ ᱵᱟᱹᱧ ᱦᱮᱡ ᱟᱠᱟᱜᱼᱟ ᱡᱟᱦᱟᱸ ᱛᱤᱱᱟᱹᱜ ᱞᱟᱹᱠᱛᱤ ᱱᱟᱦᱟᱜ ᱤᱱᱟᱹᱜ ᱜᱟᱱ ᱜᱮ ᱦᱮᱡ ᱦᱩᱭᱮᱱᱟ ᱦᱮᱸ ᱥᱮ ᱟᱨ ᱵᱷᱤᱰᱤᱭᱳ ᱱᱚᱜᱼᱚᱭ ᱱᱟᱦᱟᱜ ᱟᱹᱰᱤ ᱡᱤᱞᱤᱧᱚᱜ ᱠᱟᱱ ᱞᱮᱠᱟᱧ ᱵᱩᱡᱷᱟᱹᱣᱮᱫᱼᱟ ᱯᱟᱞᱮ ᱠᱷᱟᱱ ᱟᱨ ᱱᱚᱣᱟ ᱵᱟᱦᱨᱮ ᱮᱠᱫᱚᱢᱤᱧ ᱚᱰᱚᱠ ᱩᱛᱟᱹᱨᱮᱱ ᱛᱟᱵᱚᱱᱟ ᱱᱚᱜᱼᱚᱭ ᱱᱚᱛᱮ ᱫᱚ ᱱᱟᱦᱟᱜ ᱜᱚᱴᱟ ᱵᱤᱨ ᱱᱚᱜᱼᱚ ᱱᱚᱝᱠᱟ ᱵᱤᱨ ᱜᱮ ᱱᱟᱦᱟᱜ ᱢᱮᱱᱟᱜᱼᱟ ᱟᱨ ᱱᱚᱜᱼᱚᱭ ᱱᱚᱣᱟ ᱫᱚ ᱱᱟᱦᱟᱜ ᱱᱚᱛᱮ ᱱᱚᱜᱼᱚᱭ ᱦᱚᱨ ᱠᱟᱱᱟ ᱱᱚᱜᱼᱚᱭ ᱱᱚᱛᱮ ᱱᱟᱦᱟᱜ ᱱᱚᱝᱠᱟ ᱦᱚᱲ ᱠᱚ ᱢᱮᱱᱟᱜ ᱠᱚᱣᱟ ᱚᱱᱟ ᱠᱚᱨᱮ ᱟᱨᱚ ᱩᱱᱠᱩ ᱠᱚᱦᱚᱸ ᱥᱟᱠᱟᱢ ᱦᱮᱡ ᱠᱚ ᱜᱮᱠᱚ ᱦᱮᱡ ᱟᱠᱟᱱᱟ ᱟᱹᱰᱤ ᱦᱚᱲ ᱱᱚᱝᱠᱟ ᱟᱨ ᱱᱤᱛᱚᱜ ᱢᱟ ᱱᱟᱦᱟᱜ ᱥᱤᱡᱮᱱ ᱠᱟᱱᱟ ᱛᱚ ᱱᱤᱛ ᱢᱟ ᱱᱟᱦᱟᱜ ᱱᱚᱣᱟ ᱥᱚᱦᱚᱨᱟᱭ ᱵᱚᱸᱜᱟ ᱠᱟᱱᱟ ᱱᱚᱜᱼᱚᱭ ᱡᱚᱛᱚ ᱜᱮ ᱟᱵᱚ ᱥᱟᱱᱛᱟᱲ ᱫᱚ ᱡᱟᱹᱥᱛᱤ ᱠᱷᱚᱱ ᱡᱟᱹᱥᱛᱤ ᱱᱚᱜᱼᱚᱭ ᱥᱚᱦᱚᱨᱟᱭ ᱵᱚᱸᱜᱟ ᱨᱮᱜᱮ ᱱᱟᱦᱟᱜ ᱟᱹᱰᱤ ᱠᱤᱪᱷᱩ ᱠᱚ ᱵᱚᱸᱜᱟᱜᱼᱟ ᱡᱟᱦᱟᱸᱭ ᱠᱚᱫᱚ ᱜᱚᱲᱟ ᱴᱟᱺᱰᱤ ᱟᱨ ᱡᱟᱦᱟᱸᱭ ᱠᱚᱫᱚ ᱠᱟᱨᱟᱢ ᱦᱚᱸᱠᱚ ᱵᱚᱸᱜᱟᱜ ᱜᱮᱭᱟ ᱦᱮᱸ ᱚᱱᱟ ᱞᱮᱠᱟᱛᱮ ᱱᱟᱦᱟᱜ ᱱᱚᱜᱼᱚᱭ ᱯᱷᱟᱭᱱᱮᱞᱤ ᱮᱠᱫᱚᱢᱤᱧ ᱚᱰᱚᱠᱮᱱ ᱛᱟᱵᱚᱱᱟ ᱵᱟᱦᱨᱮ ᱥᱮᱱ ᱦᱮᱸ ᱥᱮ ᱟᱨ ᱱᱚᱜᱼᱚᱭ ᱱᱤᱛ ᱫᱚ ᱱᱟᱦᱟᱜ ᱱᱚᱜᱼᱚᱭ ᱜᱟᱹᱰᱤ ᱴᱷᱮᱱᱤᱧ ᱚᱰᱚᱠ ᱩᱛᱟᱹᱨ ᱠᱟᱱᱟ ᱱᱚᱜᱼᱚ ᱱᱚᱰᱮ ᱱᱟᱦᱟᱜ ᱜᱟᱹᱰᱤᱧ ᱵᱟᱹᱜᱤᱭᱟᱫ ᱛᱟᱦᱮᱱᱟ ᱱᱚᱜᱼᱚ ᱱᱚᱝᱠᱟ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱜᱼᱚᱭ ᱛᱚᱨᱟ ᱱᱟᱦᱟᱜ ᱜᱟᱹᱰᱤ ᱨᱮ ᱡᱷᱚᱞᱟᱧ ᱟᱠᱟ ᱟᱠᱟᱫ ᱱᱚᱜᱼᱚᱭ ᱛᱟᱨᱟ ᱱᱚᱣᱟ ᱡᱷᱚᱞᱟ ᱨᱮᱜᱮ ᱱᱟᱦᱟᱜ ᱥᱟᱠᱟᱢ ᱠᱚᱫᱚᱧ ᱥᱟᱢᱵᱟᱣ ᱟᱠᱟᱫᱼᱟ ᱟᱨ ᱥᱟᱠᱟᱢ ᱠᱚ ᱩᱱᱟᱹᱜ ᱵᱮᱥᱟᱜ ᱫᱚ ᱱᱟᱦᱟᱜ ᱵᱟᱝ ᱧᱟᱢᱚᱜ ᱠᱟᱱᱟ ᱟᱨ ᱱᱤᱛᱚᱜ ᱫᱚ ᱱᱟᱦᱟᱜ ᱱᱚᱜᱼᱚᱭ ᱟᱹᱰᱤ ᱡᱳᱨᱮ ᱫᱟᱜ ᱡᱟᱹᱯᱩᱫᱮᱜᱼᱟ ᱛᱚ ᱟᱨ ᱫᱟᱜ ᱡᱟᱹᱯᱩᱫ ᱛᱮ ᱛᱤᱡᱩ ᱠᱚ ᱥᱟᱠᱟᱢ ᱠᱚ ᱟᱹᱰᱤ ᱡᱳᱨ ᱠᱚ ᱡᱚᱢ ᱟᱠᱟᱫᱼᱟ ᱟᱨ ᱱᱤᱛ ᱫᱚ ᱱᱟᱦᱟᱜ ᱱᱚᱜᱼᱚᱭ ᱥᱟᱠᱟᱢ ᱠᱚᱧ ᱦᱮᱡ ᱦᱩᱭ ᱠᱟᱛᱮᱧ ᱚᱰᱚᱠ ᱩᱛᱟᱹᱨ ᱟᱠᱟᱱ ᱛᱟᱵᱚᱱᱟ ᱱᱚᱜᱼᱚᱭ ᱜᱟᱹᱰᱤ ᱴᱷᱮᱱ ᱦᱟᱸᱜ ᱟᱨ ᱱᱤᱛ ᱫᱚ ᱚᱲᱟᱜ ᱥᱮᱱᱤᱧ ᱨᱩᱣᱟᱹᱲ ᱛᱟᱵᱚᱱᱟ ᱱᱚᱜᱼᱚᱭ ᱯᱷᱟᱭᱱᱟᱞᱤ ᱱᱟᱦᱟᱜ ᱜᱟᱹᱰᱤ ᱨᱮ ᱱᱚᱜᱼᱚᱭ ᱤᱧ ᱫᱮᱡ ᱩᱛᱟᱹᱨ ᱮᱱᱟ ᱟᱨ ᱪᱟᱹᱵᱤ ᱚᱠᱟᱨᱤᱧ ᱥᱟᱢᱵᱟᱣ ᱠᱟᱜᱼᱟ ᱦᱟᱯᱮᱧ ᱦᱤᱲᱤᱧ ᱠᱟᱜᱼᱟ ᱵᱟᱝ ᱱᱚᱜᱼᱚᱭ ᱯᱚᱠᱮᱴ ᱨᱤᱧ ᱥᱟᱢᱵᱟᱣ ᱠᱟᱜᱼᱟ ᱪᱟᱹᱵᱤ ᱛᱟᱵᱚᱱ ᱱᱟᱦᱟᱜ ᱦᱮᱸ ᱥᱮ ᱟᱨ ᱱᱚᱜᱼᱚᱭ ᱥᱟᱠᱟᱢ ᱦᱮᱡ ᱱᱟᱦᱟᱜ ᱡᱟᱦᱟᱸᱧ ᱪᱟᱞᱟᱣ ᱞᱮᱱ ᱛᱟᱵᱚᱱᱟ ᱥᱟᱠᱟᱢ ᱦᱮᱡ ᱠᱷᱚᱱ ᱫᱚ ᱚᱲᱟᱜ ᱤᱧ ᱦᱮᱡ ᱥᱮᱴᱮᱨ ᱩᱛᱟᱹᱨ ᱟᱠᱟᱱᱟ ᱟᱨ ᱱᱤᱛ ᱫᱚ ᱱᱚᱜᱼᱚᱭ ᱚᱲᱟᱜ ᱨᱮᱜᱮ ᱢᱤᱱᱟᱹᱧᱟ ᱟᱨ ᱱᱚᱣᱟ ᱫᱚ ᱱᱟᱦᱟᱜ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱤᱧᱟᱹᱜ ᱟᱰᱰᱟ ᱟᱨ ᱱᱤᱛᱚᱜ ᱧᱚᱜ ᱜᱮ ᱱᱟᱦᱟᱜ ᱤᱧ ᱥᱮᱴᱮᱨᱮᱱᱟ ᱥᱟᱠᱟᱢ ᱠᱚ ᱦᱮᱡ ᱵᱟᱲᱟ ᱠᱟᱛᱮ ᱟᱨ ᱛᱚᱵᱮ ᱜᱟᱛᱮ ᱠᱚ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱟᱨ ᱛᱮᱦᱮᱧᱟᱜ ᱵᱞᱚᱜ ᱵᱷᱤᱰᱤᱭᱳ ᱫᱚ ᱱᱟᱦᱟᱜ ᱱᱚᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱢᱟ ᱛᱚᱵᱮ ᱢᱩᱪᱟᱹᱫ ᱨᱮ ᱟᱨ ᱢᱤᱫ ᱫᱷᱟᱣ ᱥᱟᱱᱟᱢ ᱠᱚᱜᱮ ᱥᱟᱹᱜᱩᱱ ᱡᱚᱦᱟᱨ